ᱛᱮᱦᱮᱧ ᱫᱚ ᱢᱳᱢᱳᱥ ᱵᱚᱱ ᱵᱮᱱᱟᱣ ᱞᱮᱜᱮ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱭᱩᱴᱩᱵᱽ ᱪᱮᱱᱮᱞ ᱨᱮ᱾ ᱠᱤᱪᱷᱩ ᱥᱚᱵᱽᱡᱤ ᱱᱚᱸᱰᱮ ᱟᱹᱨᱩᱵ ᱥᱟᱯᱷᱟ ᱠᱟᱛᱮ ᱵᱚᱱ ᱜᱮᱫ ᱟᱠᱟᱫᱟ ᱪᱚᱯᱟᱨ ᱛᱮ᱾ ᱱᱚᱸᱰᱮ ᱢᱮᱱᱟᱜᱼᱟ ᱠᱮᱯᱥᱤᱠᱟᱢ, ᱯᱮᱸᱭᱟᱡᱽ, ᱜᱟᱡᱚᱨ ᱟᱨ ᱱᱚᱣᱟ ᱫᱚ ᱨᱚᱥᱩᱱ ᱵᱚᱱ ᱛᱷᱮᱛᱞᱟᱣ ᱟᱠᱟᱫᱟ ᱵᱟᱸᱫᱷᱟ ᱠᱚᱯᱤ ᱦᱚᱸ ᱟᱹᱨᱩᱵ ᱠᱟᱛᱮ ᱵᱚᱱ ᱜᱮᱫ ᱟᱠᱟᱫᱟ ᱪᱚᱯᱟᱨ ᱛᱮ ᱵᱮᱨᱮᱞ ᱢᱟᱹᱨᱤᱪ ᱦᱚᱸ ᱟᱹᱨᱩᱵ ᱥᱟᱯᱷᱟ ᱠᱟᱛᱮ ᱵᱚᱱ ᱜᱮᱫ ᱟᱠᱟᱫᱟ ᱠᱟᱹᱭᱪᱤ ᱛᱮ ᱠᱟᱹᱴᱤᱡ ᱠᱟᱹᱴᱤᱡ ᱠᱚᱨᱦᱟᱭ ᱫᱚ ᱜᱮᱥ ᱨᱮᱵᱚᱱ ᱫᱷᱤᱯᱟᱹᱣ ᱦᱚᱪᱚ ᱟᱠᱟᱫᱟ ᱥᱩᱱᱩᱢ ᱵᱚᱱ ᱫᱩᱞᱟᱜ ᱠᱟᱱᱟ ᱥᱩᱱᱩᱢ ᱫᱚ ᱞᱚᱞᱚ ᱟᱠᱟᱱ ᱛᱟᱵᱚᱱᱟ ᱯᱟᱸᱪ ᱯᱷᱚᱲᱚᱱ ᱵᱚᱱ ᱮᱢ ᱠᱮᱫᱟ ᱟᱸᱪ ᱫᱚᱵᱚᱱ ᱠᱚᱢ ᱠᱟᱜᱼᱟ ᱞᱟᱦᱟᱛᱮ ᱱᱚᱣᱟ ᱯᱮᱸᱭᱟᱡᱽ ᱵᱚᱱ ᱠᱷᱟᱸᱡᱚᱭᱟ ᱯᱮᱸᱭᱟᱡᱽ ᱠᱷᱟᱸᱡᱚ ᱠᱟᱛᱮ ᱱᱚᱝᱠᱟ ᱵᱚᱱ ᱦᱚᱸᱰᱟᱜ ᱮᱫᱟ ᱤᱱᱟᱹ ᱛᱟᱭᱚᱢ ᱱᱚᱣᱟ ᱵᱟᱸᱫᱟ ᱠᱚᱯᱤ ᱵᱚᱱ ᱮᱢ ᱠᱮᱫᱟ ᱜᱟᱡᱚᱨ ᱵᱚᱱ ᱮᱢ ᱠᱮᱫᱟ ᱠᱮᱯᱥᱤᱠᱟᱢ ᱵᱚᱱ ᱮᱢ ᱠᱮᱫᱟ ᱨᱚᱥᱩᱱ ᱠᱩᱪᱤ ᱦᱚᱸᱵᱚᱱ ᱮᱢ ᱠᱮᱫᱟ ᱢᱟᱹᱨᱤᱪ ᱵᱚᱱ ᱜᱮᱫ ᱞᱮᱫᱟ ᱚᱱᱟ ᱦᱚᱸᱵᱚᱱ ᱮᱢ ᱠᱮᱫᱟ ᱡᱚᱛᱚ ᱥᱚᱵᱽᱡᱤ ᱠᱚ ᱮᱢ ᱠᱟᱛᱮ ᱱᱚᱝᱠᱟ ᱵᱚᱱ ᱜᱷᱟᱱᱴᱟᱭᱮᱫᱟ ᱠᱷᱩᱵᱮ ᱦᱟᱞᱠᱟ ᱵᱩᱞᱩᱝ ᱵᱚᱱ ᱞᱟᱜᱟᱣᱫᱟ ᱵᱩᱞᱩᱝ ᱞᱟᱜᱟᱣ ᱠᱟᱛᱮ ᱱᱚᱝᱠᱟ ᱵᱚᱱ ᱦᱚᱸᱰᱟᱜ ᱧᱚᱜᱟ ᱜᱳᱞᱢᱚᱨᱤᱪ ᱜᱩᱸᱰᱟᱹ ᱵᱚᱱ ᱞᱟᱜᱟᱣ ᱮᱫᱟ ᱜᱳᱞᱢᱚᱨᱤᱪ ᱜᱩᱸᱰᱟᱹ ᱞᱟᱜᱟᱣ ᱠᱟᱛᱮ ᱱᱚᱝᱠᱟ ᱵᱚᱱ ᱜᱷᱟᱱᱴᱟ ᱧᱚᱜ ᱮᱫᱟ ᱥᱚᱵᱽᱡᱤ ᱠᱚᱫᱚ ᱠᱚᱥᱟᱣ ᱦᱩᱭ ᱟᱠᱟᱱ ᱛᱟᱵᱚᱱᱟ ᱮᱴᱟᱜ ᱵᱟᱹᱴᱤ ᱨᱮᱵᱚᱱ ᱚᱣᱟᱨ ᱠᱟᱜ ᱠᱟᱱᱟ ᱛᱷᱟᱹᱨᱤ ᱨᱮ ᱛᱷᱚᱲᱟ ᱜᱟᱱ ᱢᱚᱭᱫᱟ ᱵᱚᱱ ᱦᱟᱛᱟᱣ ᱠᱮᱫᱟ ᱛᱷᱚᱲᱟ ᱜᱟᱱ ᱵᱩᱞᱩᱝ ᱵᱚᱱ ᱞᱟᱜᱟᱣ ᱮᱫᱟ ᱛᱷᱚᱲᱟ ᱜᱟᱱ ᱥᱩᱱᱩᱢ ᱵᱚᱱ ᱞᱟᱜᱟᱣ ᱮᱫᱟ

ᱫᱚᱢᱮ ᱴᱟᱭᱤᱴ ᱦᱚᱸ ᱡᱮᱱᱚ ᱟᱞᱚ ᱦᱩᱭᱩᱜ ᱢᱟ ᱟᱨ ᱞᱮᱦᱮᱨ ᱦᱚᱸ ᱡᱮᱱᱚ ᱟᱞᱚ ᱦᱩᱭᱩᱜ ᱢᱟ ᱦᱚᱸᱜᱼᱚ ᱱᱚᱝᱠᱟ ᱵᱚᱱ ᱵᱮᱱᱟᱣ ᱠᱮᱫᱟ ᱱᱤᱛᱚᱜ ᱫᱚ ᱠᱟᱹᱴᱤᱡ ᱠᱟᱹᱴᱤᱡ ᱞᱮᱪᱤ ᱵᱚᱱ ᱵᱮᱱᱟᱣ ᱞᱮᱜᱮ ᱱᱩᱱᱟᱹᱜ ᱜᱟᱱ ᱵᱚᱱ ᱵᱷᱟᱜᱽ ᱟᱠᱟᱫᱟ ᱟᱨ ᱞᱮᱪᱤ ᱵᱚᱱ ᱜᱮᱫ ᱟᱠᱟᱫᱟ ᱱᱤᱛᱚᱜ ᱫᱚᱵᱚᱱ ᱨᱤᱫ ᱞᱮᱜᱮ ᱱᱚᱰᱮ ᱥᱩᱱᱩᱢ ᱵᱚᱱ ᱦᱟᱛᱟᱣ ᱟᱠᱟᱫᱟ ᱥᱩᱱᱩᱢ ᱨᱮ ᱱᱚᱰᱮ ᱪᱟᱹᱠᱤ ᱨᱮᱵᱚᱱ ᱚᱡᱚᱜ ᱟᱜᱼᱟ ᱨᱤᱫ ᱞᱮᱜᱮ ᱵᱚᱱ ᱱᱚᱝᱠᱟ ᱢᱚᱴᱟᱢᱩᱴᱤ ᱵᱚᱱ ᱜᱳᱞ ᱟᱠᱟᱫᱟ ᱦᱚᱸᱜᱼᱚᱭ ᱱᱚᱣᱟ ᱡᱟᱦᱟᱸ ᱵᱚᱱ ᱦᱟᱞᱠᱟ ᱦᱟᱞᱠᱟ ᱵᱚᱱ ᱵᱷᱟᱡᱟ ᱠᱮᱫᱟ ᱦᱚᱸᱜᱼᱚᱭ ᱱᱚᱣᱟ ᱜᱮ ᱱᱤᱛᱚᱜ ᱱᱚᱣᱟ ᱨᱮᱵᱚᱱ ᱮᱢᱟ ᱥᱴᱟᱯᱷᱤᱝ

ᱡᱚᱛᱚ ᱞᱮᱪᱤ ᱨᱮ ᱥᱚᱵᱽᱡᱤ ᱛᱮᱵᱚᱱ ᱥᱴᱟᱯᱷᱤᱝ ᱠᱮᱫᱟ ᱟᱫᱚ ᱱᱤᱛᱚᱜ ᱫᱚᱵᱚᱱ ᱥᱮᱫᱽᱫᱷᱚ ᱞᱮᱜᱮ᱾ ᱱᱚᱣᱟ ᱡᱷᱟᱸᱡᱽᱨᱤ ᱵᱟᱹᱴᱤ ᱨᱮ ᱛᱷᱚᱲᱟ ᱜᱟᱱ ᱥᱩᱱᱩᱢ ᱛᱮᱵᱚᱱ ᱡᱚ ᱟᱜ ᱜᱮ ᱮᱸᱰᱮᱠᱷᱟᱱ ᱵᱟᱭ ᱪᱤᱴᱚᱜᱼᱟ᱾ ᱜᱚᱴᱟ ᱥᱩᱱᱩᱢ ᱛᱮᱵᱚᱱ ᱡᱚᱫ ᱟᱫᱟ ᱟᱨ ᱱᱤᱛᱚᱜ ᱫᱚ ᱦᱚᱸᱜᱼᱚᱭ ᱱᱚᱣᱟ ᱵᱚᱱ ᱫᱚᱦᱚᱭᱟ ᱮᱸᱰᱮ ᱠᱷᱟᱱ ᱵᱟᱭ ᱪᱤᱴᱚᱜᱼᱟ ᱟᱨ ᱛᱟᱲᱟᱛᱟᱲᱤ ᱪᱷᱟᱰᱟᱣ ᱦᱚᱫᱚᱜᱼᱟ ᱱᱚᱣᱟ ᱠᱚᱜᱮ ᱞᱟᱦᱟ ᱛᱮᱵᱚᱱ ᱥᱮᱫᱽᱫᱷᱚ ᱞᱮᱜᱮ ᱜᱟᱢᱞᱟ ᱨᱮ ᱫᱟᱜ ᱫᱚ ᱦᱮᱰᱮᱡ ᱞᱟᱹᱜᱤᱫ ᱵᱚᱱ ᱮᱢ ᱟᱠᱟᱫ ᱛᱟᱦᱮᱸ ᱠᱟᱱᱟ ᱦᱮᱰᱮᱡ ᱟᱠᱟᱱ ᱛᱟᱵᱚᱱᱟ ᱱᱤᱛᱚᱜ ᱫᱚ ᱦᱚᱸᱜᱼᱚᱭ ᱱᱚᱣᱟ ᱵᱚᱱ ᱥᱟᱡᱟᱣ ᱟᱠᱟᱫᱟ ᱱᱚᱣᱟ ᱵᱚᱱ ᱮᱢ ᱠᱮᱫᱟ ᱚᱱᱟ ᱪᱮᱛᱟᱱ ᱨᱮ ᱢᱤᱫᱴᱟᱝ ᱛᱷᱟᱹᱨᱤ ᱛᱮᱵᱚᱱ ᱯᱚᱴᱚᱢ ᱠᱟᱫᱟ ᱟᱨ ᱯᱟᱸᱪ ᱫᱚᱥ ᱢᱤᱱᱤᱴ ᱵᱚᱱ ᱥᱮᱫᱽᱫᱷᱚ ᱦᱚᱪᱚᱭᱟ ᱚᱴᱟᱜ ᱠᱟᱛᱮ ᱵᱚᱱ ᱧᱮᱞ ᱞᱮᱜᱮ ᱥᱮᱫᱽᱫᱷᱚ ᱟᱠᱟᱱ ᱛᱟᱵᱚᱱᱟ ᱡᱚᱢ ᱞᱟᱹᱜᱤᱫ ᱱᱚᱣᱟ ᱨᱮᱵᱚᱱ ᱫᱚᱦᱚᱭᱮᱫᱟ ᱧᱮᱞᱛᱮ ᱢᱚᱡᱽ ᱜᱮ ᱧᱮᱞᱚᱜ ᱠᱟᱱᱟ ᱚᱲᱟᱜ ᱨᱮ ᱵᱮᱱᱟᱣᱟᱜ ᱫᱚ ᱛᱤᱯᱛᱤ ᱠᱟᱛᱮ ᱮᱢ ᱡᱚᱢᱟ ᱟᱨ ᱱᱤᱡᱮ ᱛᱮ ᱵᱮᱱᱟᱣ ᱟᱜ ᱫᱚ ᱦᱮᱞᱫᱤ ᱟᱨ ᱴᱮᱥᱴᱤ ᱫᱚ ᱦᱩᱭᱩᱜ ᱜᱮᱭᱟ ᱜᱤᱫᱽᱨᱟᱹ ᱟᱨ ᱚᱲᱟᱜ ᱦᱚᱲ ᱦᱚᱸ ᱟᱹᱰᱤ ᱠᱚ ᱠᱩᱥᱤᱭᱟᱜᱼᱟ ᱟᱵᱚ ᱫᱚ ᱥᱚᱥ ᱥᱟᱶ ᱵᱚᱱ ᱡᱚᱢᱟ ᱯᱞᱮᱴ ᱨᱮ ᱢᱳᱢᱳ ᱟᱨ ᱥᱚᱥ ᱵᱚᱱ ᱫᱚᱦᱚ ᱟᱠᱟᱫᱟ ᱵᱟᱡᱟᱨ ᱨᱮᱱᱟᱜ ᱞᱮᱠᱟ ᱜᱮ ᱧᱮᱞᱚᱜ ᱠᱟᱱᱟ᱾ ᱟᱹᱰᱤ ᱪᱚᱨᱚᱠ ᱟᱨ ᱞᱟᱞᱦᱟᱣ ᱜᱮ ᱧᱮᱞᱚᱜ ᱠᱟᱱᱟ᱾ ᱡᱚᱢ ᱞᱟᱹᱜᱤᱫ ᱨᱮᱰᱤ ᱦᱩᱭ ᱮᱱᱟ ᱢᱳᱢᱳᱥ ᱫᱚ᱾ ᱵᱷᱤᱰᱤᱭᱳ ᱡᱩᱫᱤ ᱯᱮ ᱠᱩᱥᱤ ᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ ᱵᱮᱞ ᱟᱭᱠᱚᱱ ᱵᱮᱴᱚᱱ ᱯᱨᱮᱥ ᱫᱚ ᱟᱞᱚ ᱯᱮ ᱦᱤᱲᱤᱧᱟ᱾